ᱵᱟᱹᱲᱤᱡ ᱟᱠᱟᱱ ᱛᱚᱣᱟ ᱵᱟᱝ ᱜᱤᱰᱤ ᱠᱟᱛᱮ ᱱᱚᱝᱠᱟ ᱞᱟᱹᱰᱩ ᱵᱚᱱ ᱡᱩᱛ ᱫᱟᱲᱮᱭᱟᱜᱼᱟ ᱛᱮᱦᱮᱧ ᱫᱚ ᱵᱟᱹᱲᱤᱡ ᱟᱠᱟᱱ ᱛᱚᱣᱟ ᱛᱮ ᱞᱟᱹᱰᱩ ᱵᱚᱱ ᱡᱩᱛ ᱞᱮᱜᱮ ᱢᱟ ᱛᱚᱵᱮ ᱟᱨ ᱢᱤᱫᱴᱟᱝ ᱱᱟᱣᱟ ᱵᱷᱤᱰᱤᱭᱳ ᱨᱮ ᱥᱟᱱᱟᱢ ᱠᱚᱜᱮ ᱥᱟᱹᱜᱩᱱ ᱫᱟᱨᱟᱢ ᱤᱧᱟᱹᱜ ᱭᱩᱴᱭᱩᱵᱽ ᱪᱮᱱᱮᱞ ᱨᱮ᱾ ᱱᱚᱣᱟ ᱛᱚᱣᱟ ᱫᱚ ᱦᱚᱞᱟᱱᱟᱜ ᱠᱟᱱᱟ᱾ ᱧᱤᱫᱟᱹ ᱵᱟᱹᱧ ᱦᱮᱰᱮᱡ ᱞᱮᱫ ᱛᱮ ᱱᱚᱣᱟ ᱛᱚᱣᱟ ᱫᱚ ᱦᱚᱸᱜᱼᱚ ᱱᱚᱝᱠᱟ ᱫᱟᱦᱤ ᱞᱮᱠᱟ ᱵᱟᱹᱭᱥᱟᱹᱣ ᱟᱠᱟᱱᱟ᱾ ᱡᱟᱦᱟᱸ ᱫᱚ ᱵᱮᱥᱤᱨ ᱵᱷᱟᱜᱽ ᱦᱚᱲ ᱜᱮᱠᱚ ᱢᱮᱱᱟ ᱡᱮ ᱵᱟᱹᱲᱤᱡ ᱟᱠᱟᱱᱟ᱾ ᱦᱚᱸᱜᱼᱚ ᱱᱚᱝᱠᱟ ᱞᱟᱛᱟᱨ ᱨᱮ ᱞᱚᱯᱚᱨ ᱞᱚᱯᱚᱨ ᱵᱟᱹᱭᱥᱟᱹᱣ ᱟᱠᱟᱱᱟ᱾ ᱠᱤᱱᱛᱩ ᱫᱟᱦᱤ ᱞᱮᱠᱟ ᱜᱮ ᱧᱮᱞᱚᱜ ᱠᱟᱱᱟ ᱢᱚᱡᱽ ᱜᱮ᱾ ᱛᱮᱦᱮᱧ ᱡᱚᱠᱷᱚᱱ ᱥᱮᱛᱟᱜ ᱨᱮᱧ ᱧᱮᱞ ᱮᱫᱟ ᱡᱮ ᱫᱟᱦᱤ ᱞᱮᱠᱟ ᱜᱮ ᱞᱚᱯᱚᱨ ᱞᱚᱯᱚᱨ ᱵᱟᱹᱭᱥᱟᱹᱣ ᱟᱠᱟᱱᱟ᱾ ᱜᱮᱥ ᱵᱚᱱ ᱡᱩᱞ ᱠᱮᱫᱟ ᱚᱱᱟ ᱛᱚᱣᱟ ᱜᱮ ᱱᱚᱰᱮ ᱵᱚᱱ ᱪᱚᱸᱫᱟ ᱠᱮᱫᱟ ᱜᱮᱥ ᱪᱮᱛᱟᱱ ᱨᱮ ᱟᱨ ᱠᱚᱢ ᱟᱸᱪ ᱨᱮᱜᱮ ᱵᱚᱱ ᱫᱚᱦᱚ ᱟᱠᱟᱫᱟ ᱱᱚᱣᱟ ᱵᱟᱹᱴᱤ ᱨᱮ ᱱᱤᱛᱚᱜ ᱫᱚ ᱵᱮᱨᱮᱞ ᱛᱚᱣᱟ ᱠᱤ ᱯᱷᱨᱮᱥ ᱛᱚᱣᱟ ᱱᱚᱝᱠᱟ ᱵᱚᱱ ᱪᱷᱟᱠᱟᱣ ᱮᱫᱟ ᱱᱚᱣᱟᱴᱟᱜ ᱪᱩᱞᱦᱟᱹ ᱵᱚᱱ ᱡᱩᱞ ᱠᱮᱫᱟ ᱜᱮᱥ ᱵᱚᱱ ᱡᱩᱞ ᱠᱮᱫᱟ ᱱᱚᱣᱟᱴᱟᱜ ᱟᱨ ᱦᱚᱸᱜᱼᱚᱭ ᱱᱚᱣᱟ ᱯᱷᱨᱮᱥ ᱛᱚᱣᱟ ᱵᱚᱱ ᱪᱚᱸᱫᱟ ᱟᱠᱟᱫᱟ ᱦᱮᱰᱮᱡ ᱦᱚᱪᱚ ᱱᱚᱣᱟ ᱫᱚ ᱦᱚᱸᱜᱼᱚᱭ ᱦᱮᱰᱮᱡᱚᱜ ᱠᱟᱱ ᱛᱟᱵᱚᱱᱟ ᱟᱨ ᱚᱱᱠᱟ ᱯᱷᱟᱴ ᱯᱷᱟᱴ ᱯᱷᱟᱴ ᱯᱷᱟᱴ ᱥᱟᱰᱮ ᱠᱟᱱᱟ ᱱᱟᱥᱮᱱᱟᱜ ᱪᱟᱢᱚᱪ ᱛᱮᱧ ᱜᱷᱟᱱᱴᱟᱣᱟᱜ ᱠᱟᱱᱟ ᱚᱱᱠᱟ ᱜᱟᱲᱦᱟᱣ ᱟᱠᱟᱱᱟ ᱱᱚᱣᱟ ᱛᱚᱣᱟ ᱠᱤ ᱡᱟᱦᱟᱸ ᱜᱮᱵᱚᱱ ᱢᱮᱛᱟᱜ ᱦᱚᱞᱟᱱᱟᱜ ᱛᱚᱣᱟ ᱡᱟᱦᱟᱸ ᱫᱟᱦᱮ ᱞᱮᱠᱟ ᱟᱠᱟᱱᱟ ᱚᱱᱟ ᱫᱚ ᱱᱚᱜᱼᱚᱭ ᱦᱮᱰᱮᱡᱚᱜ ᱞᱟᱹᱜᱤᱫ ᱤᱧ ᱮᱢ ᱟᱠᱟᱫᱟ ᱠᱚᱢ ᱟᱸᱪ ᱛᱮ ᱠᱤᱱᱛᱩ ᱚᱱᱟ ᱨᱮᱱᱟᱜ ᱢᱤᱫᱴᱟᱝ ᱟᱞᱟᱫᱟ ᱜᱮ ᱢᱚᱡᱽ ᱫᱚ ᱵᱟᱝ ᱥᱚ ᱠᱟᱱᱟ ᱚᱱᱮ ᱚᱱᱠᱟ ᱢᱤᱫᱴᱟᱝ ᱵᱟᱥᱤ ᱵᱷᱟᱵᱽ ᱚᱠᱟ ᱞᱮᱠᱟ ᱪᱚ ᱢᱟᱱᱮ ᱵᱟᱥᱠᱮ ᱵᱟᱥᱠᱮ ᱜᱮ ᱥᱚ ᱠᱟᱱᱟ ᱱᱚᱜᱼᱚᱭ ᱪᱷᱟᱱᱟ ᱠᱟᱴᱟ ᱪᱷᱟᱱᱟ ᱠᱟᱴᱟ ᱦᱩᱭ ᱧᱚᱜ ᱟᱠᱟᱱ ᱛᱟᱵᱚᱱᱟ ᱚᱱᱟ ᱪᱷᱟᱱᱟ ᱜᱮᱵᱚᱱ ᱵᱮᱱᱟᱣ ᱦᱚᱪᱚᱭᱮᱫᱟ ᱥᱴᱤᱞ ᱵᱟᱹᱴᱤ ᱨᱮᱫᱚ ᱵᱷᱟᱞᱤ ᱵᱟᱭ ᱡᱩᱛᱩᱜ ᱠᱟᱱᱟ ᱚᱱᱟᱛᱮ ᱱᱚᱣᱟ ᱠᱚᱨᱦᱟᱭ ᱵᱚᱱ ᱞᱟᱫᱮ ᱠᱮᱫᱟ ᱟᱨ ᱱᱚᱣᱟ ᱠᱚᱨᱦᱟᱭ ᱨᱮ ᱱᱚᱣᱟ ᱡᱟᱦᱟᱸ ᱵᱚᱱ ᱦᱮᱰᱮᱡᱮᱫ ᱛᱟᱦᱮᱸ ᱠᱟᱱᱟ ᱱᱚᱣᱟ ᱵᱚᱱ ᱫᱩᱞ ᱠᱮᱫᱟ ᱟᱸᱪ ᱵᱚᱱ ᱯᱷᱩᱞ ᱟᱫᱟ ᱥᱴᱤᱞ ᱵᱟᱹᱴᱤ ᱫᱚ ᱦᱮᱰᱮᱡ ᱫᱚ ᱦᱮᱰᱮᱡᱚᱜ ᱠᱟᱱ ᱛᱟᱦᱮᱱᱟ ᱟᱫᱚ ᱨᱚᱝᱜᱚᱜ ᱠᱟᱱ ᱛᱟᱦᱮᱱᱟ ᱚᱱᱟ ᱦᱚᱛᱮᱡ ᱛᱮ ᱱᱚᱣᱟ ᱨᱮᱵᱚᱱ ᱤᱪᱟᱹᱲ ᱠᱮᱫᱟ ᱚᱱᱮᱠᱴᱟ ᱟᱸᱡᱮᱫ ᱟᱠᱟᱱᱟ ᱱᱚᱣᱟ ᱢᱟᱛᱚ ᱟᱸᱡᱮᱫ ᱮᱱᱟ ᱟᱨ ᱥᱚ ᱦᱚᱸ ᱪᱟᱵᱟ ᱧᱚᱜ ᱟᱠᱟᱱᱟ ᱡᱟᱦᱟᱸ ᱞᱮᱠᱟ ᱵᱟᱥᱠᱮ ᱵᱟᱥᱠᱮ ᱡᱚᱡᱚ ᱡᱚᱡᱚ ᱵᱷᱟᱵᱽ ᱥᱚ ᱠᱟᱱ ᱛᱟᱦᱮᱱᱟ ᱚᱱᱟ ᱥᱚ ᱦᱚᱸ ᱪᱟᱵᱟᱭᱮᱱᱟ ᱤᱱᱟᱹ ᱛᱟᱭᱚᱢ ᱟᱵᱚ ᱴᱷᱮᱱ ᱱᱚᱣᱟ ᱡᱚᱡᱚ ᱫᱟᱦᱤ ᱢᱮᱱᱟᱜᱼᱟ ᱡᱩᱫᱤ ᱡᱟᱦᱟᱸᱭᱟᱜ ᱡᱚᱡᱚ ᱫᱟᱦᱤ ᱢᱮᱱᱟᱜᱼᱟ ᱛᱚ ᱞᱟᱜᱟᱣ ᱫᱟᱲᱮᱭᱟᱜᱼᱟ ᱵᱚᱱ ᱟᱨ ᱡᱩᱫᱤ ᱵᱟᱹᱱᱩᱜ ᱠᱷᱟᱱ ᱫᱚ ᱱᱚᱣᱟ ᱛᱮᱦᱚᱸ ᱠᱟᱹᱢᱤ ᱫᱚ ᱪᱟᱹᱞᱩᱜ ᱜᱮᱭᱟ ᱟᱨ ᱡᱚᱡᱚ ᱫᱟᱦᱤ ᱞᱟᱜᱟᱣ ᱞᱮᱠᱷᱟᱱ ᱛᱷᱚᱲᱟ ᱡᱤᱱᱤᱥᱴᱟ ᱥᱟᱸᱜᱮ ᱧᱚᱜᱚᱜᱼᱟ ᱛᱚ ᱚᱱᱟᱛᱮ ᱱᱚᱣᱟ ᱨᱮ ᱡᱚᱡᱚ ᱫᱟᱦᱮ ᱵᱚᱱ ᱮᱢ ᱠᱮᱫᱟ ᱡᱚᱡᱚ ᱫᱟᱦᱮ ᱵᱚᱱ ᱮᱢ ᱟᱠᱟᱫᱟ ᱟᱨ ᱜᱮᱥ ᱨᱮᱱᱟᱜ ᱟᱸᱪ ᱫᱚᱵᱚᱱ ᱠᱚᱢ ᱟᱠᱟᱫᱟ ᱱᱚᱣᱟ ᱠᱚᱢ ᱟᱸᱪ ᱨᱮᱜᱮ ᱱᱚᱣᱟ ᱫᱚ ᱛᱟᱦᱮᱸ ᱦᱟᱛᱟᱲ ᱦᱚᱪᱚᱣᱟᱜᱼᱟ ᱟᱨ ᱠᱚᱢ ᱟᱸᱪ ᱨᱮᱜᱮ ᱦᱮᱰᱮᱡ ᱦᱟᱛᱟᱲ ᱦᱚᱪᱚᱣᱟᱜᱼᱟ ᱱᱤᱛᱚᱜ ᱫᱚ ᱢᱤᱫ ᱜᱷᱟᱹᱲᱤ ᱟᱸᱪ ᱫᱚᱧ ᱯᱷᱩᱞ ᱟᱠᱟᱫᱟ ᱟᱨ ᱟᱸᱪ ᱯᱷᱩᱞ ᱮᱢ ᱠᱟᱛᱮ ᱫᱚ ᱥᱩᱨ ᱨᱮᱜᱮ ᱛᱟᱦᱮᱸ ᱦᱩᱭᱩᱜᱼᱟ ᱵᱟᱝᱠᱷᱟᱱ ᱫᱚ ᱞᱟᱛᱟᱨ ᱨᱮ ᱞᱟᱜᱟᱣ ᱨᱮᱱᱟᱜ ᱪᱟᱱᱥ ᱛᱟᱦᱮᱱᱟ ᱟᱨ ᱟᱸᱪ ᱮᱢ ᱠᱚᱢ ᱠᱟᱜ ᱠᱷᱟᱱ ᱫᱚ ᱴᱟᱭᱤᱢ ᱞᱟᱜᱟᱜᱼᱟ ᱮᱠᱴᱩ ᱟᱸᱡᱮᱫ ᱛᱮ ᱟᱸᱪ ᱫᱚᱵᱚᱱ ᱠᱚᱢ ᱟᱠᱟᱫᱟ ᱟᱨ ᱱᱚᱣᱟ ᱦᱚᱸ ᱱᱤᱛᱚᱜ ᱫᱚ ᱱᱚᱣᱟ ᱫᱚ ᱪᱷᱟᱱᱟ ᱜᱮᱵᱚᱱ ᱢᱮᱛᱟᱜᱼᱟ ᱵᱟᱹᱲᱤᱡ ᱛᱚᱣᱟ ᱠᱷᱚᱡ ᱡᱟᱦᱟᱸ ᱵᱚᱱ ᱡᱩᱛ ᱠᱮᱫᱟ ᱟᱨ ᱛᱷᱚᱲᱟ ᱫᱟᱦᱮ ᱵᱚᱱ ᱢᱮᱥᱟᱣᱟᱜ ᱛᱟᱦᱮᱸ ᱠᱟᱱᱟ ᱟᱸᱡᱮᱫ ᱟᱠᱟᱱ ᱛᱟᱵᱚᱱᱟ ᱟᱨ ᱱᱤᱛᱚᱜ ᱫᱚ ᱚᱱᱟ ᱡᱟᱦᱟᱸ ᱵᱟᱥᱠᱮ ᱵᱟᱥᱠᱮ ᱥᱚ ᱦᱚᱸ ᱪᱟᱵᱟᱣ ᱟᱠᱟᱱᱟ ᱱᱚᱣᱟ ᱨᱮ ᱛᱷᱚᱲᱟ ᱜᱟᱱ ᱪᱤᱱᱤ ᱵᱚᱱ ᱞᱟᱜᱟᱣ ᱮᱫᱟ ᱪᱤᱱᱤ ᱞᱟᱜᱟᱣ ᱠᱟᱛᱮ ᱱᱟᱥᱮᱱᱟᱜ ᱵᱚᱱ ᱜᱷᱟᱱᱴᱟ ᱦᱟᱛᱟᱲᱟ ᱱᱚᱣᱟ ᱪᱤᱱᱤ ᱜᱟᱞᱟᱣ ᱞᱮᱱ ᱜᱮ ᱟᱨ ᱵᱚᱱ ᱟᱬᱜᱚ ᱠᱟᱜᱼᱟ ᱟᱸᱡᱮᱫ ᱧᱚᱜ ᱟᱠᱟᱱ ᱛᱟᱵᱚᱱᱟ ᱟᱨ ᱪᱤᱱᱤ ᱦᱚᱸ ᱜᱟᱞᱟᱣ ᱟᱠᱟᱱᱟ ᱱᱤᱛᱚᱜ ᱫᱚᱵᱚᱱ ᱟᱬᱜᱚ ᱠᱟᱜᱼᱟ ᱱᱚᱣᱟ ᱵᱟᱹᱴᱤ ᱨᱮᱵᱚᱱ ᱫᱚᱦᱚᱭᱮᱫᱟ ᱱᱚᱣᱟ ᱵᱟᱹᱴᱤ ᱨᱮᱵᱚᱱ ᱤᱪᱟᱹᱲ ᱫᱚᱦᱚ ᱟᱠᱟᱫᱟ ᱛᱤᱱᱟᱹᱜ ᱢᱚᱡᱽ ᱧᱮᱞᱚᱜ ᱠᱟᱱᱟ ᱞᱟᱞᱦᱟᱣ ᱜᱮ ᱟᱨ ᱱᱚᱨᱚᱢ ᱱᱚᱨᱚᱢ ᱠᱚᱨᱦᱟᱭ ᱫᱚ ᱢᱚᱡᱽ ᱚᱠᱚᱡ ᱛᱮᱵᱚᱱ ᱟᱹᱨᱩᱵ ᱥᱟᱯᱷᱟ ᱠᱮᱫᱟ ᱟᱨ

ᱛᱮᱡᱽ ᱯᱟᱛᱟ ᱵᱚᱱ ᱠᱷᱟᱸᱡᱚ ᱠᱮᱫᱟ᱾ ᱵᱟᱹᱴᱤ ᱦᱚᱯᱚᱱ ᱛᱮ ᱢᱤᱫ ᱵᱟᱹᱴᱤ ᱦᱚᱯᱚᱱ ᱜᱟᱱ ᱥᱩᱡᱤ ᱵᱚᱱ ᱦᱟᱛᱟᱣ ᱟᱠᱟᱫᱟ᱾ ᱚᱱᱟ ᱥᱩᱡᱤ ᱜᱮ ᱱᱤᱛᱚᱜ ᱵᱚᱱ ᱠᱷᱟᱸᱡᱚ ᱞᱮᱜᱮ᱾ ᱥᱩᱡᱤ ᱫᱚ ᱢᱚᱡᱽ ᱚᱠᱚᱡ ᱛᱮᱵᱚᱱ ᱜᱷᱟᱱᱴᱟᱭᱟ ᱟᱨ ᱵᱚᱱ ᱵᱷᱟᱡᱟ ᱧᱚᱜᱟ᱾ ᱟᱸᱡᱽ ᱫᱚ ᱱᱤᱡᱮᱨ ᱞᱮᱠᱟ ᱵᱚᱱ ᱮᱰᱡᱟᱥᱟ ᱢᱟᱡᱷᱮ ᱢᱚᱫᱽᱫᱷᱮ ᱵᱚᱱ ᱯᱷᱩᱞᱟᱜᱼᱟ ᱟᱨ ᱫᱚᱢᱮ ᱨᱚᱸᱜᱚᱜ ᱞᱮᱠᱟ ᱟᱹᱭᱠᱟᱹᱜ ᱠᱷᱟᱡ ᱫᱚ ᱡᱟᱞᱟᱫᱚᱜ ᱞᱮᱠᱟ ᱛᱚᱠᱷᱚᱱ ᱵᱚᱱ ᱠᱚᱢ ᱠᱟᱜᱼᱟ ᱟᱭᱢᱟ ᱜᱷᱟᱹᱲᱤᱡ ᱵᱚᱱ ᱵᱷᱟᱡᱟ ᱦᱟᱛᱟᱲᱟ ᱱᱟᱥᱮᱱᱟᱜ ᱵᱚᱱ ᱦᱚᱸᱰᱟᱜ ᱧᱚᱜ ᱟᱠᱟᱫᱟ ᱱᱤᱛᱚᱜ ᱜᱮ ᱦᱚᱸᱜᱼᱚᱱᱟ ᱪᱤᱱᱤ ᱵᱚᱱ ᱞᱟᱜᱟᱣᱟᱜᱼᱟ ᱜᱮᱥ ᱫᱚ ᱠᱚᱢ ᱨᱮᱜᱮ ᱵᱚᱱ ᱫᱚᱦᱚ ᱟᱠᱟᱫᱟ ᱟᱨ ᱱᱚᱝᱠᱟ ᱪᱤᱱᱤ ᱵᱚᱱ ᱦᱚᱸᱰᱟᱜ ᱧᱚᱜᱟ ᱮᱸᱰᱮᱠᱷᱟᱱ ᱪᱤᱱᱤ ᱦᱚᱸ ᱜᱟᱞᱟᱣ ᱧᱚᱜᱚᱜᱼᱟ ᱱᱚᱰᱮ ᱢᱤᱫ ᱠᱟᱯ ᱜᱟᱱ ᱜᱩᱸᱰᱟᱹ ᱛᱚᱣᱟ ᱵᱚᱱ ᱦᱟᱛᱟᱣ ᱟᱠᱟᱫᱟ ᱚᱱᱟ ᱛᱚᱣᱟ ᱨᱮ ᱫᱟᱜ ᱵᱚᱱ ᱞᱚᱞᱚ ᱟᱠᱟᱫᱟ ᱚᱱᱟ ᱫᱟᱜ ᱜᱮ ᱱᱚᱣᱟ ᱨᱮᱵᱚᱱ ᱮᱢ ᱠᱮᱫᱟ ᱱᱚᱣᱟ ᱯᱷᱚᱨᱠ ᱪᱟᱢᱚᱪ ᱛᱮ ᱱᱟᱥᱮᱱᱟᱜ ᱵᱚᱱ ᱜᱩᱞᱟᱹᱣ ᱧᱚᱜ ᱮᱫᱟ ᱰᱩᱸᱵᱩᱜ ᱡᱮᱱᱚ ᱟᱞᱚ ᱛᱟᱦᱮᱱ ᱢᱟ ᱥᱩᱡᱤ ᱨᱮᱱᱟᱜ ᱠᱟᱞᱟᱨ ᱪᱮᱧᱡᱚᱜ ᱠᱟᱱᱟ ᱥᱩᱡᱤ ᱨᱮᱱᱟᱜ ᱠᱟᱞᱟᱨ ᱫᱚ ᱪᱮᱱ ᱦᱤᱡᱩᱜ ᱠᱟᱱᱟ ᱟᱨ ᱟᱭᱢᱟ ᱜᱷᱟᱹᱲᱤᱡ ᱜᱮᱵᱚᱱ ᱜᱷᱟᱱᱴᱟ ᱧᱚᱜ ᱟᱠᱟᱫᱟ ᱱᱤᱛᱚᱜ ᱫᱚ ᱱᱚᱣᱟ ᱛᱚᱣᱟ ᱵᱚᱱ ᱮᱢᱟ ᱡᱟᱦᱟᱸ ᱵᱚᱱ ᱦᱮᱰᱮᱡᱮᱫ ᱛᱟᱦᱮᱸ ᱠᱟᱱᱟ ᱚᱱᱟ ᱛᱚᱣᱟ ᱵᱚᱱ ᱮᱢ ᱞᱮᱜᱮ ᱚᱱᱟ ᱛᱚᱣᱟ ᱮᱢ ᱠᱟᱛᱮ ᱱᱚᱝᱠᱟ ᱵᱚᱱ ᱜᱷᱟᱱᱴᱟ ᱧᱚᱜ ᱮᱫᱟ ᱛᱚᱣᱟ ᱟᱹᱨᱩᱵ ᱫᱟᱜ ᱵᱚᱱ ᱫᱩᱞᱟᱜ ᱠᱟᱱᱟ᱾ ᱛᱚᱣᱟ ᱟᱹᱨᱩᱵ ᱫᱟᱜ ᱮᱢ ᱠᱟᱛᱮ ᱚᱱᱠᱟ ᱵᱚᱱ ᱜᱷᱟᱱᱴᱟ ᱧᱚᱜ ᱮᱫᱟ ᱟᱨ ᱡᱟᱦᱟᱸ ᱪᱤᱱᱤ ᱠᱚ ᱡᱩᱫᱤ ᱜᱚᱴᱟ ᱧᱚᱜ ᱢᱮᱱᱟᱜᱼᱟ ᱚᱱᱟ ᱦᱚᱸ ᱜᱟᱞᱟᱜᱼᱟ ᱟᱨ ᱟᱸᱥ ᱫᱚᱵᱚᱱ ᱠᱚᱢ ᱟᱠᱟᱫᱟ᱾ ᱟᱸᱡᱮᱫ ᱧᱚᱜ ᱟᱠᱟᱱᱟ ᱱᱤᱛᱚᱜ ᱫᱚ ᱡᱟᱦᱟᱸ ᱛᱚᱣᱟ ᱚᱱᱮ ᱜᱩᱸᱰᱟᱹ ᱛᱚᱣᱟ ᱡᱟᱦᱟᱸ ᱵᱚᱱ ᱜᱟᱞᱟᱣ ᱞᱮᱫᱟ ᱚᱱᱟ ᱵᱚᱱ ᱮᱢ ᱮᱫᱟ᱾ ᱚᱱᱟ ᱮᱢ ᱠᱟᱛᱮ ᱵᱚᱱ ᱜᱷᱟᱱᱴᱟ ᱧᱚᱜ ᱮᱫᱟ ᱱᱤᱛᱚᱜ ᱫᱚ ᱱᱚᱣᱟ ᱨᱮ ᱠᱚᱱᱰᱮᱱᱥ ᱢᱤᱞᱠ ᱵᱚᱱ ᱫᱩᱞᱟᱜ ᱠᱟᱱᱟ ᱠᱚᱱᱰᱮᱱᱥ ᱢᱤᱞᱠ ᱫᱩᱞ ᱠᱟᱛᱮ ᱱᱚᱝᱠᱟ ᱵᱚᱱ ᱜᱷᱟᱱᱴᱟ ᱧᱚᱜ ᱟᱜ ᱠᱟᱱᱟ ᱤᱱᱟᱹ ᱛᱟᱭᱚᱢ ᱜᱮ ᱡᱟᱦᱟᱸ ᱚᱱᱟ ᱵᱟᱹᱲᱤᱡ ᱛᱚᱣᱟ ᱠᱷᱚᱱ ᱵᱚᱱ ᱵᱮᱱᱟᱣ ᱞᱮᱫᱟ ᱪᱷᱟᱱᱟ ᱞᱮᱠᱟ ᱡᱟᱦᱟᱸ ᱵᱚᱱ ᱠᱮᱴᱮᱡ ᱟᱠᱟᱫᱟ ᱚᱱᱟ ᱵᱚᱱ ᱠᱷᱟᱸᱡᱚᱭᱮᱫᱟ ᱱᱤᱛᱚᱜ ᱫᱚ ᱢᱚᱡᱽ ᱚᱠᱚᱡ ᱛᱮ ᱱᱚᱝᱠᱟ ᱵᱚᱱ ᱜᱷᱟᱱᱴᱟ ᱢᱮᱥᱟᱞᱟ ᱟᱨ ᱱᱚᱣᱟ ᱵᱚᱱ ᱟᱸᱡᱮᱫᱟ ᱥᱟᱹᱠᱤᱡ ᱧᱚᱜᱟᱵᱚᱱ ᱱᱤᱛᱚᱜ ᱜᱮ ᱵᱟᱨᱭᱟ ᱯᱮᱭᱟ ᱮᱞᱟᱪ ᱵᱚᱱ ᱛᱷᱮᱛᱞᱟ ᱞᱮᱫᱟ ᱚᱱᱟ ᱵᱚᱱ ᱮᱢ ᱮᱫᱟ ᱮᱞᱟᱪ ᱜᱩᱸᱰᱟᱹ ᱮᱢ ᱠᱟᱛᱮ ᱡᱟᱦᱟᱸ ᱵᱚᱱ ᱛᱷᱮᱛᱞᱟ ᱟᱠᱟᱫᱟ ᱚᱱᱟ ᱮᱞᱟᱪ ᱜᱮ ᱵᱚᱱ ᱠᱚᱴᱟ ᱠᱮᱫᱟ ᱟᱨ ᱱᱚᱝᱠᱟ ᱵᱚᱱ ᱜᱷᱟᱱᱴᱟ ᱢᱮᱥᱟᱞ ᱧᱚᱜ ᱮᱫᱟ ᱪᱮᱛᱟᱱ ᱠᱷᱚᱱ ᱟᱨ ᱛᱷᱚᱲᱟ ᱜᱚᱛᱚᱢ ᱵᱚᱱ ᱞᱟᱜᱟᱣᱟᱜ ᱠᱟᱱᱟ ᱜᱚᱛᱚᱢ ᱠᱚ ᱞᱟᱜᱟᱣ ᱠᱟᱛᱮ ᱟᱨ ᱛᱷᱚᱲᱟ ᱱᱚᱝᱠᱟ ᱵᱚᱱ ᱜᱷᱟᱱᱴᱟ ᱢᱮᱥᱟᱞ ᱧᱚᱜ ᱮᱫᱟ ᱜᱚᱛᱚᱢ ᱞᱟᱜᱟᱣ ᱠᱟᱛᱮ ᱫᱚ ᱦᱮᱲᱮᱢ ᱡᱤᱱᱤᱥ ᱨᱮᱫᱚ ᱢᱚᱡᱽ ᱜᱮ ᱟᱹᱭᱠᱟᱹᱜᱼᱟ ᱚᱱᱟ ᱨᱮᱱᱟᱜ ᱴᱮᱥᱴ ᱛᱮ ᱵᱟᱹᱲᱛᱤᱭᱮᱱ ᱜᱮ ᱩᱱ ᱜᱷᱟᱹᱲᱤᱡ ᱵᱚᱱ ᱜᱷᱟᱱᱴᱟᱭᱟ ᱦᱚᱸᱜᱼᱚ ᱱᱚᱝᱠᱟ ᱟᱴᱟ ᱞᱮᱠᱟ ᱡᱮᱢᱚᱱ ᱟᱡ ᱛᱮᱜᱮ ᱜᱩᱴᱭᱟᱹᱜ ᱢᱟ ᱡᱮᱢᱚᱱ ᱟᱴᱟ ᱡᱮᱢᱚᱱ ᱵᱟᱵᱚᱱ ᱥᱤᱯᱤᱭᱟ ᱨᱩᱴᱤ ᱞᱟᱹᱜᱤᱫ ᱡᱟᱦᱟᱸ ᱮᱠᱫᱚᱢ ᱯᱟᱨᱯᱷᱮᱠᱴ ᱡᱟᱦᱟᱸ ᱚᱱᱮ ᱚᱱᱠᱟ ᱱᱚᱜᱼᱚᱭ ᱡᱮᱢᱚᱱ ᱠᱚᱨᱦᱟᱭ ᱠᱷᱚᱱ ᱪᱷᱟᱰᱟᱜ ᱠᱟᱱᱟ ᱦᱩᱭ ᱦᱤᱡᱩᱜ ᱠᱟᱱᱟ ᱟᱡ ᱛᱮᱜᱮ ᱢᱤᱫᱴᱷᱮᱡ ᱮᱱ ᱜᱮ ᱛᱟᱦᱞᱮ ᱵᱩᱡᱽ ᱦᱩᱭᱩᱜᱼᱟ ᱡᱮ ᱦᱩᱭ ᱠᱟᱱᱟ ᱢᱟᱱᱮ ᱜᱚᱴᱟ ᱠᱚᱨᱦᱟᱭ ᱫᱚ ᱵᱟᱭ ᱯᱟᱥᱱᱟᱜ ᱠᱟᱱᱟ ᱦᱩᱭ ᱦᱮᱡ ᱠᱟᱱ ᱛᱟᱵᱚᱱᱟ ᱱᱚᱜᱼᱚᱭ ᱡᱮᱢᱚᱱ ᱠᱟᱲᱟᱜ ᱠᱟᱱ ᱛᱟᱵᱚᱱᱟ ᱱᱚᱜᱼᱚ ᱱᱚᱣᱟ ᱱᱚᱜᱼᱚᱭ ᱦᱚᱜᱼᱚ ᱱᱚᱣᱟ ᱜᱮᱠᱚ ᱢᱮᱛᱟᱜᱼᱟ ᱢᱚᱡᱽ ᱜᱮ ᱦᱩᱭ ᱢᱚᱡᱽ ᱜᱮ ᱦᱩᱭ ᱠᱟᱱᱟ ᱱᱚᱜᱼᱚᱭ ᱱᱚᱜᱼᱚᱭ ᱡᱮᱢᱚᱱ ᱪᱷᱟᱰᱟᱜ ᱠᱟᱱ ᱠᱷᱟᱡ ᱡᱚᱛᱚ ᱜᱮ ᱢᱤᱫ ᱫᱷᱟᱣ ᱛᱮ ᱤᱭᱟᱹᱜ ᱠᱟᱱᱟ ᱪᱷᱟᱰᱟᱜ ᱠᱟᱱᱟ ᱱᱚᱣᱟ ᱫᱚ ᱯᱟᱨᱯᱷᱮᱠᱴ ᱦᱩᱭ ᱠᱟᱱ ᱛᱟᱵᱚᱱᱟ ᱟᱨ ᱜᱮᱥ ᱫᱚᱵᱚᱱ ᱵᱚᱱᱫᱚ ᱠᱟᱜᱼᱟ ᱦᱚᱸᱜᱼᱚ ᱱᱚᱝᱠᱟ ᱡᱮᱢᱚᱱ ᱪᱷᱟᱰᱟᱜ ᱠᱟᱱᱟ᱾ ᱦᱩᱭ ᱠᱟᱱᱟ ᱜᱮᱥ ᱵᱚᱱ ᱵᱚᱱᱫᱚ ᱠᱟᱜ ᱠᱟᱱᱟ᱾ ᱛᱤ ᱨᱮ ᱥᱟᱵ ᱫᱟᱲᱮᱭᱟᱜ ᱞᱮᱠᱟ ᱚᱱᱠᱟ ᱵᱚᱱ ᱞᱟᱲᱮᱡ ᱧᱚᱜ ᱦᱚᱪᱚ ᱟᱫᱟ ᱟᱨ ᱦᱚᱸᱜᱼᱚ ᱱᱚᱝᱠᱟ ᱜᱳᱞ ᱜᱳᱞ ᱞᱟᱹᱰᱩ ᱞᱮᱠᱟ ᱵᱚᱱ ᱡᱩᱛ ᱠᱮᱫᱟ᱾ ᱜᱳᱞ ᱜᱳᱞ ᱞᱟᱹᱰᱩ ᱞᱮᱠᱟ ᱵᱚᱱ ᱡᱩᱛ ᱞᱮᱜᱮ ᱡᱚᱛᱚ ᱞᱟᱹᱰᱩ ᱵᱚᱱ ᱵᱮᱱᱟᱣ ᱥᱟᱹᱛ ᱠᱟᱫᱟ ᱨᱟᱯᱷᱞᱤ ᱟᱫᱚ ᱦᱚᱸᱜᱼᱚ ᱱᱚᱝᱠᱟ ᱛᱤᱨᱮ ᱱᱚᱣᱟ ᱡᱚᱠᱷᱚᱡ ᱫᱚᱵᱚᱱ ᱯᱞᱮᱱ ᱧᱚᱜᱟ ᱢᱚᱥᱨᱤᱱ ᱧᱚᱜ ᱟᱵᱚᱱ ᱚᱱᱠᱟ ᱵᱟᱱᱟᱨ ᱛᱟᱞᱩ ᱨᱮ ᱦᱟᱛᱟᱣ ᱠᱟᱛᱮ ᱚᱱᱠᱟ ᱨᱟᱣᱩᱱᱰ ᱨᱟᱣᱩᱱᱰ ᱵᱚᱱ ᱟᱹᱪᱩᱨᱟ ᱟᱨ ᱛᱷᱚᱲᱟ ᱪᱤᱠᱚᱱ ᱧᱚᱜᱚᱜᱼᱟ ᱦᱚᱸᱜᱼᱚᱭ ᱦᱚᱸᱜᱼᱚᱸᱰᱮ ᱧᱮᱞᱛᱮ ᱢᱚᱡᱽ ᱜᱮ ᱧᱮᱞᱚᱜ ᱠᱟᱱᱟ ᱡᱚᱛᱚ ᱞᱟᱹᱰᱩ ᱜᱮ ᱚᱱᱠᱟ ᱵᱚᱱ ᱤᱭᱟᱹ ᱞᱮᱜᱮ ᱪᱤᱠᱚᱱ ᱧᱚᱜ ᱞᱮᱜᱮ ᱱᱚᱝᱠᱟ ᱵᱟᱨᱭᱟ ᱛᱟᱞᱩ ᱨᱮᱵᱚᱱ ᱫᱚᱦᱚᱭᱟ ᱟᱨ ᱱᱚᱝᱠᱟ ᱜᱳᱞ ᱜᱳᱞ ᱵᱚᱱ ᱟᱹᱪᱩᱨᱟ ᱱᱚᱝᱠᱟ ᱧᱮᱞᱚᱜ ᱠᱟᱱᱟ ᱱᱚᱣᱟ ᱠᱚ ᱞᱟᱹᱰᱩ ᱟᱨ ᱦᱚᱸᱜᱼᱚ ᱱᱚᱣᱟ ᱠᱤᱱ ᱵᱟᱨᱭᱟ ᱨᱮ ᱛᱚᱯᱷᱟᱛ ᱫᱚ ᱧᱮᱞᱚᱜ ᱠᱟᱱ ᱜᱮᱭᱟ ᱱᱚᱣᱟ ᱫᱚ ᱢᱚᱥᱨᱤᱱ ᱧᱚᱜ ᱧᱮᱞᱚᱜ ᱠᱟᱱᱟ ᱟᱨ ᱱᱚᱣᱟ ᱠᱚᱫᱚ ᱛᱷᱚᱲᱟ ᱠᱷᱚᱥᱠᱷᱚᱥᱮ ᱧᱚᱜ ᱧᱮᱞᱚᱜ ᱠᱟᱱᱟ ᱛᱚ ᱡᱚᱛᱚ ᱞᱟᱹᱰᱩ ᱜᱮ ᱚᱱᱠᱟ ᱵᱚᱱ ᱪᱤᱠᱚᱱ ᱧᱚᱜ ᱞᱮᱜᱮ ᱵᱟᱱᱟᱨ ᱛᱤ ᱛᱮ ᱢᱚᱡᱽ ᱚᱠᱚᱡ ᱛᱮᱵᱚᱱ ᱜᱳᱞ ᱜᱳᱞ ᱠᱮᱫᱟ ᱟᱨ ᱵᱚᱱ ᱪᱤᱠᱚᱱ ᱧᱚᱜ ᱠᱮᱫᱟ ᱧᱮᱞ ᱛᱮ ᱱᱤᱛᱚᱜ ᱫᱚ ᱢᱚᱡᱽ ᱜᱮ ᱧᱮᱞᱚᱜ ᱠᱟᱱᱟ ᱞᱟᱹᱰᱩ ᱠᱚᱫᱚ ᱱᱚᱣᱟᱴᱟᱜ ᱯᱞᱮᱴ ᱨᱮᱵᱚᱱ ᱩᱪᱟᱹᱲ ᱮᱫᱟ ᱵᱟᱹᱲᱤᱡ ᱟᱠᱟᱱ ᱛᱳᱣᱟ ᱛᱮ ᱢᱚᱡᱽ ᱚᱠᱚᱡ ᱡᱤᱱᱤᱥ ᱵᱚᱱ ᱵᱮᱱᱟᱣ ᱠᱮᱫᱟ ᱡᱟᱦᱟᱸ ᱫᱚ ᱡᱚᱛᱚ ᱦᱚᱲ ᱜᱮᱠᱚ ᱠᱩᱥᱤᱭᱟᱜᱼᱟ ᱟᱨ ᱜᱤᱫᱟᱹᱨ ᱯᱤᱫᱟᱹᱨ ᱚᱲᱟᱜ ᱦᱚᱲ ᱡᱚᱛᱚ ᱦᱚᱲ ᱜᱮᱠᱚ ᱡᱚᱢ ᱮᱫᱟ ᱞᱟᱹᱰᱩ ᱠᱚᱫᱚ ᱱᱚᱣᱟ ᱯᱞᱮᱴ ᱨᱮᱵᱚᱱ ᱫᱚᱦᱚᱭᱮᱫᱟ ᱵᱟᱡᱟᱨ ᱠᱷᱚᱱ ᱠᱤᱨᱤᱧ ᱟᱹᱜᱩ ᱟᱠᱟᱫ ᱞᱮᱠᱟ ᱜᱮ ᱢᱚᱡᱽ ᱜᱮ ᱧᱮᱞᱚᱜ ᱠᱟᱱᱟ᱾ ᱱᱚᱣᱟ ᱨᱮ ᱟᱭᱢᱟ ᱨᱚᱠᱚᱢ ᱯᱷᱞᱮᱵᱟᱨ ᱢᱮᱥᱟ ᱢᱮᱱᱟᱜ ᱛᱮ ᱟᱹᱰᱤ ᱴᱮᱥᱴᱤ ᱜᱮ ᱦᱩᱭ ᱟᱠᱟᱱᱟ᱾ ᱡᱚᱛᱚ ᱦᱚᱲ ᱜᱮ ᱟᱹᱰᱤ ᱠᱚ ᱠᱩᱥᱤᱭᱟᱜ ᱠᱟᱱᱟ᱾ ᱜᱩᱸᱰᱟᱹ ᱛᱚᱣᱟ, ᱠᱚᱱᱰᱮᱱᱥ ᱢᱤᱞᱠ, ᱮᱞᱟᱪ, ᱛᱮᱡᱽ ᱯᱟᱛᱟ᱾ ᱦᱮᱞᱫᱤ ᱟᱨ ᱴᱮᱥᱴᱤ ᱦᱩᱭ ᱟᱠᱟᱱᱟ᱾ ᱞᱟᱹᱰᱩ ᱠᱚᱫᱚ ᱡᱚᱛᱚ ᱱᱚᱣᱟ ᱯᱞᱮᱴ ᱨᱮᱵᱚᱱ ᱫᱚᱦᱚ ᱠᱮᱫᱟ᱾ ᱡᱚᱢ ᱞᱟᱹᱜᱤᱫ ᱨᱮᱰᱤ ᱮᱱ ᱛᱟᱵᱚᱱᱟ᱾ ᱥᱩᱨ ᱠᱷᱚᱱ ᱫᱚ ᱱᱚᱝᱠᱟ ᱧᱮᱞᱚᱜ ᱠᱟᱱᱟ ᱧᱮᱞ ᱛᱮ ᱛᱤᱱᱟᱹᱜ ᱢᱚᱡᱽ ᱧᱮᱞᱚᱜ ᱠᱟᱱᱟ ᱟᱨ ᱞᱟᱞᱦᱟᱣ ᱜᱮ ᱟᱨ ᱜᱤᱫᱟᱹᱨ ᱯᱤᱫᱟᱹᱨ ᱡᱚᱛᱚ ᱦᱚᱲ ᱜᱮᱠᱚ ᱠᱩᱥᱤᱭᱮᱱᱟ ᱡᱚᱢ ᱞᱟᱹᱜᱤᱫ ᱨᱮᱰᱤᱭᱮᱱ ᱛᱟᱵᱚᱱᱟ ᱛᱮᱦᱮᱧᱟᱜ ᱵᱷᱤᱰᱤᱭᱳ ᱡᱩᱫᱤ ᱯᱮ ᱠᱩᱥᱤ ᱠᱟᱣᱫᱟ ᱞᱟᱭᱤᱠ ᱥᱮᱭᱟᱨ ᱠᱚᱢᱮᱱᱴ ᱟᱨ ᱥᱟᱵᱥᱠᱨᱟᱭᱤᱵᱽ ᱛᱟᱵᱚᱱ ᱯᱮ ᱵᱮᱞ ᱟᱭᱠᱚᱱ ᱵᱟᱴᱚᱱ ᱯᱨᱮᱥ ᱫᱚ ᱟᱞᱚ ᱯᱮ ᱦᱤᱲᱤᱧᱟ